ᱡᱚᱦᱟᱨ ᱜᱮ ᱤᱧ ᱠᱩᱥᱟ ᱥᱚᱨᱮᱱ ᱱᱤᱛᱚᱜ ᱡᱟᱢᱥᱮᱫᱽᱯᱩᱨ ᱨᱮᱱᱟᱜ ᱫᱤᱥᱚᱢ ᱡᱟᱦᱮᱨ ᱠᱟᱨᱟᱱᱰᱤ ᱨᱮ ᱢᱤᱱᱟᱹᱧᱟ ᱱᱚᱰᱮ ᱥᱟᱱᱛᱟᱞᱤ ᱢᱟᱪᱮᱫ ᱠᱚᱣᱟᱜ ᱤᱱᱴᱟᱨᱵᱷᱤᱭᱩ ᱦᱩᱭᱩᱜ ᱠᱟᱱᱟ ᱱᱚᱣᱟ ᱤᱱᱴᱟᱨᱵᱷᱤᱭᱩ ᱫᱚ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱮᱠᱟᱰᱮᱢᱤ ᱨᱤᱱ ᱢᱟᱨᱮ ᱢᱟᱪᱮᱛ ᱠᱚᱣᱟᱜ ᱠᱟᱱᱟ᱾ ᱤᱱᱴᱟᱨᱵᱷᱤᱭᱩ ᱫᱚ ᱜᱩᱨᱩ ᱜᱚᱢᱠᱮ ᱯᱚᱸᱰᱤᱛ ᱨᱚᱜᱷᱩᱱᱟᱛᱷ ᱢᱩᱨᱢᱩ ᱟᱨ ᱴᱤᱥᱤᱮᱥ, ᱴᱟᱨᱵᱟᱨ ᱠᱟᱞᱪᱟᱨ ᱥᱳᱥᱟᱭᱴᱤ, ᱭᱟᱜ ᱠᱩᱨᱩᱢᱩᱴᱩ ᱛᱮ ᱦᱩᱭᱩᱜ ᱠᱟᱱᱟ᱾ ᱱᱚᱣᱟ ᱫᱚ ᱢᱤᱫ ᱥᱟᱭ ᱠᱷᱚᱱ ᱰᱮᱦᱮᱨ ᱥᱮᱱᱴᱟᱨ ᱪᱟᱞᱟᱜ ᱠᱟᱱᱟ᱾ ᱵᱷᱟᱨᱚᱛ ᱨᱮᱱᱟᱜ ᱯᱚᱱᱚᱛ ᱡᱟᱦᱟᱸ ᱫᱚ ᱡᱷᱟᱨᱠᱷᱚᱸᱰ, ᱳᱰᱤᱥᱟ ᱟᱨ ᱵᱮᱝᱜᱚᱞ᱾ ᱟᱨ ᱱᱚᱣᱟ ᱨᱮ ᱡᱟᱦᱟᱸ ᱴᱤᱪᱟᱨ ᱠᱚ ᱠᱚ ᱦᱮᱡ ᱟᱠᱟᱱᱟ ᱱᱤᱛᱚᱜ ᱩᱱᱠᱩ ᱠᱚᱵᱚᱱ ᱧᱮᱞ ᱠᱚᱣᱟ ᱤᱱᱴᱟᱨᱵᱷᱤᱭᱩ ᱨᱮ ᱪᱮᱫ ᱞᱮᱠᱟ ᱟᱠᱚᱣᱟᱜ ᱢᱚᱱᱮ ᱨᱮ

ᱟᱨ ᱟᱹᱞᱤᱧ ᱦᱚᱸ ᱫᱩ ᱦᱟᱡᱟᱨ ᱛᱮᱨᱚ ᱠᱷᱚᱱ ᱞᱤᱧ ᱪᱟᱞᱟᱣᱮᱫ ᱛᱟᱦᱮᱸ ᱠᱟᱱᱟ ᱤᱧᱟᱹᱜ ᱧᱩᱛᱩᱢ ᱫᱚ ᱢᱟᱹᱭᱞᱟᱹᱠᱷᱤ ᱦᱟᱸᱥᱫᱟ ᱤᱧ ᱫᱚ ᱫᱩ ᱦᱟᱡᱟᱨ ᱛᱮᱨᱚ ᱠᱷᱚᱱᱟᱜ ᱥᱮᱱᱴᱟᱨ ᱨᱮᱧ ᱪᱟᱞᱟᱣᱮᱫ ᱛᱟᱦᱮᱸᱫᱚᱜᱼᱟ ᱟᱫᱚ ᱵᱟᱨ ᱥᱮᱨᱢᱟ ᱜᱮᱯᱤᱝ ᱪᱟᱞᱟᱜ ᱪᱟᱞᱟᱣᱮᱫ ᱛᱟᱦᱮᱸᱫ ᱟᱫᱚ ᱱᱤᱛᱚᱜ ᱱᱟᱦᱟᱜ ᱟᱨᱚ ᱡᱚᱭᱮᱱᱤᱝ ᱞᱟᱹᱜᱤᱫᱚᱜ ᱟᱹᱧ ᱱᱤᱛᱚᱜ ᱧᱮᱞ ᱠᱮᱜᱼᱟ ᱯᱮ ᱡᱟᱦᱟᱸ ᱫᱚ ᱱᱩᱠᱩ ᱢᱟᱨᱮᱱ ᱠᱚᱦᱚᱸ ᱢᱮᱱᱟᱜ ᱠᱚᱣᱟ ᱟᱨ ᱠᱤᱪᱷᱤ ᱜᱟᱱ ᱫᱚ ᱡᱟᱦᱟᱸ ᱫᱩ ᱦᱟᱡᱟᱨ ᱵᱟᱨᱚ ᱠᱷᱚᱱ ᱠᱚ ᱠᱟᱹᱢᱤ ᱟᱹᱜᱩ ᱟᱠᱟᱫᱼᱟ ᱟᱨ ᱱᱤᱛᱚᱜ ᱦᱚᱸ ᱱᱩᱠᱩ ᱜᱮᱯ ᱟᱛᱮᱫ ᱦᱚᱸ ᱱᱤᱛᱚᱜ ᱟᱨᱦᱚᱸ ᱠᱟᱹᱢᱤ ᱞᱟᱹᱜᱤᱫ ᱛᱮ ᱤᱱᱴᱟᱨᱵᱷᱤᱭᱩ ᱮᱢᱚᱜ ᱠᱚ ᱦᱮᱡ ᱟᱠᱟᱱᱟ ᱱᱚᱣᱟ ᱜᱮ ᱫᱤᱥᱚᱢ ᱡᱟᱦᱮᱨ ᱠᱟᱨᱟᱱᱰᱤ ᱠᱟᱱᱟ ᱡᱟᱦᱟᱸ ᱫᱚ ᱠᱟᱨᱟᱱᱰᱤ ᱫᱤᱥᱚᱢ ᱡᱟᱦᱮᱨ ᱨᱮᱱᱟᱜ ᱱᱚᱣᱟ ᱢᱩᱬᱩᱛ ᱚᱯᱷᱤᱥ ᱱᱚᱰᱮ ᱜᱮ ᱢᱮᱱᱟᱜᱼᱟ ᱟᱨ ᱡᱟᱦᱮᱨ ᱛᱷᱟᱱ ᱠᱚᱢᱤᱴᱤ ᱦᱚᱸ ᱱᱚᱣᱟ ᱚᱯᱷᱤᱥ ᱱᱚᱰᱮ ᱢᱮᱱᱟᱜᱼᱟ ᱡᱟᱦᱟᱸ ᱫᱚ ᱧᱮᱞᱮᱫᱼᱟ ᱵᱚᱱ ᱱᱚᱣᱟ ᱫᱚ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱮᱠᱟᱰᱮᱢᱤ

ᱟᱪᱪᱷᱟ ᱱᱟᱯᱟᱭ ᱜᱮ ᱟᱹᱞᱤᱧ ᱦᱚᱸ ᱟᱨ ᱱᱚᱰᱮ ᱫᱚ ᱴᱤᱪᱟᱨ ᱤᱱᱴᱟᱨᱵᱷᱤᱭᱩ ᱦᱤᱥᱟᱹᱵᱽ ᱞᱤᱧ ᱦᱮᱡ ᱟᱠᱟᱱᱟ ᱟᱨ ᱟᱹᱞᱤᱧᱟᱜ ᱥᱮᱱᱴᱟᱨ ᱫᱚ ᱮᱢ ᱮᱥ ᱵᱷᱟᱴᱤᱱ ᱵᱷᱟᱴᱤᱱ ᱠᱷᱚᱱ ᱞᱤᱧ ᱦᱮᱡ ᱟᱠᱟᱱᱟ ᱦᱩᱸ, ᱱᱟᱯᱟᱭ ᱜᱮ ᱟᱹᱵᱤᱱ ᱫᱚ ᱚ, ᱢᱟᱨᱮ ᱜᱮᱭᱟᱵᱤᱱ ᱥᱮ? ᱦᱚᱸ ᱟᱹᱞᱤᱧ ᱫᱚ ᱢᱟᱨᱮ ᱜᱮ ᱟᱨ ᱚᱱᱟ ᱞᱟᱹᱜᱤᱫ ᱛᱮ ᱱᱟᱦᱟᱜ ᱨᱤᱱᱩᱣᱟᱞ ᱦᱤᱥᱟᱹᱵᱽ ᱜᱮ ᱱᱟᱦᱟᱜ ᱞᱤᱧ ᱦᱮᱡ ᱟᱠᱟᱱᱟ ᱟᱪᱪᱷᱟ ᱴᱷᱤᱠ ᱟᱪᱪᱷᱟ ᱜᱚᱢᱠᱮ ᱟᱹᱵᱤᱱᱟᱜ ᱟᱸ, ᱩᱯᱨᱩᱢ ᱟᱨ ᱡᱟᱦᱟᱸ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱟᱨ ᱴᱤ ᱥᱤ ᱮᱥ ᱡᱟᱦᱟᱸ ᱫᱚ ᱴᱨᱟᱵᱟᱞ ᱠᱟᱞᱪᱟᱨ ᱥᱳᱥᱟᱭᱴᱤ ᱟᱥᱲᱟ ᱠᱚ ᱪᱟᱞᱟᱜ ᱠᱟᱱᱟ ᱚᱱᱟ ᱨᱮᱱᱟᱜ ᱩᱯᱨᱩᱢ ᱠᱟᱹᱡ ᱵᱤᱱ ᱞᱟᱹᱭᱟ ᱟᱹᱞᱤᱧᱟᱜ ᱧᱩᱛᱩᱢ ᱫᱚ ᱱᱚᱭᱚᱱ ᱢᱩᱨᱢᱩ ᱟᱨ ᱟᱹᱞᱤᱧ ᱫᱩ ᱦᱟᱡᱟᱨ ᱵᱟᱨᱚ ᱠᱷᱚᱱ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱮᱠᱟᱰᱮᱢᱤ ᱟᱨ ᱚᱱᱟ ᱥᱟᱶᱛᱮ ᱡᱟᱦᱟᱸ ᱡᱮ ᱪᱟᱞᱟᱜ ᱠᱟᱱ ᱴᱤ ᱥᱤ ᱮᱥ ᱴᱨᱟᱵᱷᱮᱞ ᱠᱟᱞᱪᱟᱨ ᱥᱳᱥᱟᱭᱴᱤ ᱯᱟᱦᱴᱟ ᱠᱷᱚᱱ ᱡᱟᱦᱟᱸ ᱡᱮ ᱫᱩ ᱦᱟᱡᱟᱨ ᱵᱟᱨᱚ ᱠᱷᱚᱱ ᱱᱚᱜᱼᱚᱭ ᱡᱮ ᱱᱤᱛᱚᱜ ᱫᱷᱟᱹᱨᱤᱡ ᱥᱮᱱᱴᱟᱨ ᱪᱟᱞᱟᱜ ᱠᱟᱱᱟ ᱚᱱᱟ ᱫᱚ ᱚᱞ ᱪᱤᱠᱤ ᱞᱤᱯᱤ ᱥᱟᱱᱛᱷᱟᱞᱤ ᱵᱷᱟᱥᱟ ᱩᱛᱱᱟᱹᱣ ᱞᱟᱹᱜᱤᱫ ᱢᱤᱫᱴᱟᱝ ᱟᱥᱲᱟ ᱪᱟᱞᱟᱜ ᱠᱟᱱᱟ ᱟᱨ ᱱᱚᱣᱟ ᱨᱮ ᱛᱮᱦᱮᱧ ᱱᱚᱜᱼᱚᱭ ᱱᱟᱦᱟᱜ ᱟᱞᱮ ᱞᱮ ᱦᱮᱡ ᱟᱠᱟᱱᱟ ᱱᱚᱣᱟ ᱤᱱᱴᱟᱨᱵᱷᱤᱭᱩ ᱮᱢᱚᱜ ᱞᱟᱹᱜᱤᱫ ᱛᱮᱞᱮ ᱦᱮᱡ ᱟᱠᱟᱱᱟ ᱟᱨ ᱱᱚᱣᱟ ᱤᱱᱴᱟᱨᱵᱷᱤᱭᱩ ᱨᱮ ᱛᱮᱦᱮᱧ ᱜᱩᱲᱟ ᱵᱟᱱᱫᱟ ᱫᱷᱟᱞᱵᱷᱩᱢᱜᱚᱲ ᱜᱷᱟᱴᱥᱤᱞᱟ ᱴᱚᱴᱠᱟ ᱨᱟᱡᱽᱱᱚᱜᱚᱨ ᱱᱩᱠᱩ ᱴᱤᱪᱟᱨ ᱛᱮᱦᱮᱧ ᱫᱚ ᱱᱟᱦᱟᱜ ᱤᱱᱴᱟᱨᱵᱷᱤᱭᱩ ᱮᱢ ᱞᱮᱠᱟᱛᱮᱞᱮ ᱦᱮᱡ ᱟᱠᱟᱱᱟ ᱟᱨ ᱚᱱᱠᱟ ᱞᱮᱠᱟᱛᱮ ᱟᱹᱞᱤᱧ ᱛᱮᱦᱮᱧ ᱫᱚ ᱴᱤ ᱥᱤ ᱮᱥ ᱯᱟᱦᱴᱟ ᱠᱷᱚᱱᱟᱜ ᱠᱳᱨᱰᱤᱱᱮᱴᱚᱨ ᱠᱟᱱᱟᱞᱤᱧ ᱚᱞ ᱪᱤᱠᱤ ᱠᱳᱨᱰᱤᱱᱮᱴᱚᱨ ᱛᱮᱦᱮᱧ ᱱᱚᱰᱮ ᱡᱟᱦᱟᱸ ᱡᱮ ᱥᱮᱱᱴᱟᱨ ᱪᱟᱞᱟᱜ ᱠᱟᱱᱟ ᱫᱩ ᱦᱟᱡᱟᱨ ᱵᱟᱨᱚ ᱠᱷᱚᱱ ᱛᱮᱦᱮᱧ ᱫᱷᱟᱹᱨᱤᱡ ᱛᱮ ᱭᱟᱱᱤ ᱠᱤ ᱮᱠᱥᱚ ᱠᱷᱚᱱ ᱵᱮᱥᱤ ᱥᱮᱱᱴᱟᱨ ᱟᱨ ᱱᱚᱰᱮ ᱠᱳᱨᱰᱤᱱᱮᱴᱚᱨ ᱢᱮᱱᱟᱜ ᱠᱚᱣᱟ ᱥᱚᱛᱨᱚ ᱴᱤ